ᱧᱮᱧᱮᱞᱤᱭᱟᱹ ᱠᱚ ᱴᱷᱮᱱ ᱟᱨᱫᱟᱥ ᱫᱟᱭᱟ ᱠᱟᱛᱮ ᱱᱚᱣᱟ ᱠᱩᱫᱩᱢ ᱟᱸᱡᱚᱢ ᱢᱟᱲᱟᱝ ᱨᱮ ᱦᱮᱰᱯᱷᱳᱱ ᱵᱮᱣᱦᱟᱨ ᱛᱟᱵᱚᱱ ᱯᱮ ᱪᱮᱫᱟᱜ ᱥᱮ ᱱᱚᱣᱟ ᱫᱚ ᱰᱚᱵᱚᱞ ᱢᱤᱱᱤᱝ ᱠᱩᱫᱩᱢ ᱠᱟᱱᱟ ᱚᱱᱟᱛᱮ ᱱᱚᱣᱟ ᱠᱩᱫᱩᱢ ᱠᱚ ᱯᱟᱲᱦᱟᱣ ᱥᱮ ᱟᱸᱡᱚᱢ ᱚᱠᱛᱚ ᱦᱤᱨᱠᱷᱟᱹ ᱟᱨ ᱟᱹᱲᱤᱥ ᱜᱮ ᱵᱩᱡᱷᱟᱹᱜᱼᱟ ᱢᱚᱱᱮ ᱨᱮ ᱢᱮᱱᱠᱷᱟᱱ ᱱᱚᱣᱟ ᱨᱮᱭᱟᱜ ᱛᱮᱞᱟ ᱛᱮᱫ ᱧᱟᱢ ᱛᱟᱭᱚᱢ ᱵᱟᱝ ᱫᱚ ᱫᱩᱠ ᱵᱟᱝ ᱫᱚ ᱡᱷᱩᱠ ᱵᱟᱝ ᱫᱚ ᱥᱩᱠ ᱵᱟᱝ ᱫᱚ ᱦᱤᱨᱠᱟᱹ ᱵᱟᱝ ᱫᱚ ᱦᱤᱥᱠᱟᱹ ᱯᱮ ᱵᱩᱡᱷᱟᱹᱣᱟ ᱚᱱᱟ ᱫᱚ ᱞᱟᱛᱟᱨ ᱨᱮ ᱠᱚᱢᱮᱱᱴ ᱵᱚᱠᱥ ᱨᱮ ᱚᱞ ᱠᱳᱞ ᱛᱟᱵᱚᱱ ᱯᱮ ᱟᱫᱚ ᱫᱮᱞᱟ ᱠᱩᱫᱩᱢ ᱛᱮᱫ ᱵᱚᱱ ᱟᱸᱡᱚᱢ ᱞᱮᱜᱮ ᱵᱟᱨ ᱡᱟᱸᱜᱟ ᱯᱷᱟᱸᱠ ᱠᱟᱛᱮ ᱢᱤᱫ ᱛᱤ ᱛᱮ ᱵᱚᱞᱚ ᱠᱤᱫᱟᱹᱧ ᱵᱷᱩᱜᱟᱹᱜ ᱨᱮ᱾ ᱤᱱᱟᱹ ᱛᱟᱭᱚᱢ ᱪᱮᱛᱟᱱ ᱨᱮ ᱵᱟᱨ ᱛᱤ ᱛᱮ ᱪᱟᱯᱚ ᱠᱟᱛᱮ ᱵᱚᱞᱚ ᱩᱰᱩᱠ ᱤᱧ ᱮᱦᱚᱵ ᱠᱮᱫ᱾ ᱩᱰᱩᱠ ᱵᱚᱞᱚ ᱛᱤᱧ ᱛᱷᱟᱠᱟᱣ ᱮᱱ, ᱠᱟᱹᱢᱤ ᱦᱚᱸ ᱤᱧᱟᱹᱜ ᱯᱩᱨᱟᱹᱣ ᱮᱱ᱾ ᱟᱨ ᱢᱤᱫ ᱫᱷᱟᱣ᱾ ᱵᱟᱨ ᱡᱟᱸᱜᱟ ᱯᱷᱟᱸᱠ ᱠᱟᱛᱮ ᱢᱤᱫ ᱛᱤ ᱛᱮ ᱵᱚᱞᱚ ᱠᱤᱫᱟᱹᱧ ᱵᱷᱩᱜᱟᱹᱜ ᱨᱮ ᱤᱱᱟᱹ ᱛᱟᱭᱚᱢ ᱪᱮᱛᱟᱱ ᱨᱮ ᱵᱟᱨ ᱛᱤ ᱛᱮ ᱪᱟᱯᱚ ᱠᱟᱛᱮ ᱵᱚᱞᱚ ᱩᱰᱩᱠᱤᱧ ᱮᱦᱚᱵ ᱠᱮᱫ ᱩᱰᱩᱠ ᱵᱚᱞᱚ ᱛᱤᱧ ᱛᱷᱟᱠᱟᱣᱮᱱ ᱠᱟᱹᱢᱤ ᱦᱚᱸ ᱤᱧᱟᱹᱜ ᱯᱩᱨᱟᱹᱣᱮᱱ ᱢᱟᱥᱮ ᱩᱭᱦᱟᱹᱨ ᱵᱷᱟᱵᱽᱱᱟ ᱠᱟᱛᱮ ᱞᱟᱹᱭ ᱛᱟᱵᱚᱱ ᱯᱮ ᱱᱚᱣᱟ ᱨᱮᱭᱟᱜ ᱛᱮᱞᱟ ᱫᱚ ᱪᱮᱫ ᱦᱩᱭ ᱫᱟᱲᱮᱭᱟᱜᱼᱟ ᱟᱨ ᱡᱩᱫᱤ ᱛᱮᱞᱟ ᱛᱮ ᱫᱤᱥᱟᱹ ᱛᱮ ᱵᱟᱝ ᱧᱟᱢᱚᱜ ᱠᱟᱱᱟ ᱛᱟᱦᱚᱞᱮ ᱠᱷᱟᱱ ᱛᱮᱞᱟ ᱫᱚ ᱤᱧ ᱜᱤᱧ ᱞᱟᱹᱭᱮᱫ ᱛᱟᱵᱚᱱᱟ ᱛᱚᱵᱮ ᱛᱮᱞᱟ ᱞᱟᱹᱭ ᱢᱟᱲᱟᱝ ᱨᱤᱧ ᱫᱤᱥᱟᱹ ᱟᱵᱚᱱ ᱜᱮ ᱡᱟᱦᱟᱸᱭ ᱠᱚ ᱡᱩᱫᱤ ᱱᱚᱣᱟ ᱪᱮᱱᱮᱞ ᱵᱟᱯᱮ ᱥᱟᱵᱥᱠᱨᱟᱭᱤᱵ ᱠᱟᱜ ᱛᱟᱵᱚᱱᱟ ᱛᱟᱦᱚᱞᱮ ᱥᱟᱵᱥᱠᱨᱟᱭᱤᱵ ᱠᱟᱜ ᱛᱟᱵᱚᱱ ᱯᱮ ᱪᱮᱫᱟᱜ ᱥᱮ ᱤᱧ ᱫᱤᱱᱟᱹᱢ ᱜᱮ ᱟᱹᱭᱩᱵ ᱵᱮᱲᱟ ᱢᱤᱫᱴᱟᱝ ᱠᱟᱛᱮ ᱱᱚᱝᱠᱟᱱ ᱠᱩᱫᱩᱢ ᱤᱧ ᱟᱯᱞᱳᱰᱟ ᱡᱟᱦᱟᱸ ᱫᱚ ᱟᱸᱡᱚᱢ ᱠᱟᱛᱮ ᱢᱚᱱᱮ ᱡᱤᱣᱤ ᱨᱮ ᱨᱟᱹᱥᱠᱟᱹ ᱯᱮ ᱧᱟᱢᱟ ᱢᱮᱱᱛᱮᱧ ᱢᱚᱱᱮᱭᱟ ᱢᱟ ᱛᱟᱦᱚᱞᱮ ᱚᱱᱟ ᱞᱟᱛᱟᱨ ᱨᱮ ᱡᱟᱦᱟᱸ ᱟᱨᱟᱜ ᱜᱮ ᱤᱝᱨᱮᱡᱤ ᱛᱮ ᱥᱟᱵᱥᱠᱨᱟᱭᱤᱵ ᱚᱞ ᱧᱮᱞᱚᱜ ᱠᱟᱱᱟ ᱚᱱᱟ ᱨᱮ ᱡᱚᱴᱮᱫ ᱛᱟᱵᱚᱱ ᱯᱮ ᱟᱨ ᱚᱱᱟ ᱛᱟᱭᱚᱢ ᱢᱤᱫᱴᱟᱝ ᱜᱷᱚᱱᱴᱟ ᱪᱤᱱᱦᱟᱹ ᱨᱟᱠᱟᱵᱚᱜᱼᱟ ᱚᱱᱟ ᱦᱚᱸ ᱡᱚᱴᱮᱫ ᱛᱟᱨᱟᱣᱟ ᱛᱟᱵᱚᱱ ᱯᱮ ᱱᱚᱣᱟ ᱨᱮᱭᱟᱜ ᱛᱮᱞᱟ ᱫᱚ ᱦᱩᱭᱩᱜ ᱠᱟᱱᱟ ᱥᱟᱭᱠᱤᱞ ᱯᱟᱢ᱾ ᱵᱷᱤᱛᱤᱨ ᱠᱟᱛᱷᱟ, ᱧᱮᱞ ᱛᱟᱵᱚᱱ ᱯᱮ ᱥᱟᱭᱠᱤᱞ ᱡᱚᱠᱷᱚᱱ ᱵᱚᱱ ᱯᱟᱢᱟ ᱩᱱ ᱡᱚᱠᱷᱟᱴ ᱥᱟᱫᱷᱟᱨᱚᱱᱛᱚ ᱵᱟᱨ ᱡᱟᱸᱜᱟ ᱯᱷᱟᱸᱠ ᱠᱟᱛᱮ ᱵᱚᱱ ᱛᱤᱸᱜᱩᱜᱼᱟ᱾ ᱤᱱᱟᱹ ᱛᱟᱭᱚᱢ ᱯᱟᱢᱯ ᱨᱮᱱᱟᱜ ᱯᱟᱭᱤᱯ ᱵᱚᱞ ᱯᱤᱱ ᱵᱷᱩᱜᱟᱹᱜ ᱨᱮ ᱵᱚᱱ ᱵᱚᱞᱚᱭᱟ᱾ ᱵᱚᱞᱚ ᱛᱟᱭᱚᱢ ᱯᱟᱢᱯ ᱨᱮᱱᱟᱜ ᱦᱮᱱᱰᱮᱞ ᱨᱮ ᱵᱟᱨ ᱛᱤ ᱛᱮ ᱥᱟᱵ ᱠᱟᱛᱮ ᱩᱰᱩᱠ ᱵᱚᱞᱚ ᱵᱚᱱ ᱮᱦᱚᱵᱟ᱾ ᱟᱨ ᱩᱰᱩᱠ ᱵᱚᱞᱚ ᱵᱚᱞ ᱛᱮᱵᱚᱱ ᱛᱷᱟᱠᱟᱣ ᱞᱮᱱᱠᱷᱟᱱ ᱥᱟᱭᱠᱮᱞ ᱯᱟᱢ ᱦᱚᱸ ᱯᱩᱨᱟᱹᱜᱼᱟ ᱢᱟ ᱛᱟᱦᱚᱞᱮ ᱱᱚᱣᱟ ᱠᱩᱫᱩᱢ ᱵᱚᱱ ᱠᱩᱥᱤᱭᱟᱫ ᱠᱷᱟᱱ ᱫᱟᱭᱟ ᱠᱟᱛᱮ ᱞᱟᱭᱤᱠ ᱫᱚ ᱟᱞᱚᱵᱚᱱ ᱦᱤᱲᱤᱧ ᱢᱟ